ᱜᱟᱛᱮ ᱠᱚ ᱪᱮᱫ ᱞᱮᱠᱟ ᱢᱮᱱᱟᱜ ᱵᱟᱲᱟ ᱯᱮᱭᱟ ᱡᱚᱛᱚ ᱦᱚᱲ ᱯᱮ ᱱᱟᱯᱟᱭ ᱜᱮᱭᱟ ᱟᱥᱚᱜ ᱠᱟᱹᱱᱟᱹᱧ ᱡᱚᱛᱚ ᱦᱚᱲ ᱯᱮ ᱱᱟᱯᱟᱭ ᱵᱟᱲᱟ ᱜᱮᱭᱟ ᱟᱞᱮ ᱦᱚᱸᱞᱮ ᱱᱟᱯᱟᱭ ᱜᱮᱭᱟ ᱟᱨ ᱱᱤᱛᱚᱜ ᱫᱚ ᱥᱮᱛᱟᱜ ᱵᱮᱞᱟ ᱠᱟᱱᱟ ᱭᱟᱱᱤ ᱠᱤ ᱱᱚ ᱫᱚᱥ ᱵᱟᱡᱮ ᱜᱟᱱ ᱵᱟᱡᱟᱜ ᱠᱟᱱᱟ ᱟᱨ ᱛᱤᱦᱤᱧ ᱫᱚ ᱡᱚᱛᱚ ᱦᱚᱲ ᱠᱚ ᱢᱮᱱᱫᱟ ᱠᱷᱟᱱᱛᱟ ᱟᱲᱟᱜ ᱫᱟᱹᱞ ᱵᱚᱱ ᱩᱛᱩᱭᱟ ᱟᱫᱚ ᱟᱞᱮᱭᱟᱜ ᱵᱟᱜᱟᱱ ᱨᱮᱜᱮ ᱠᱷᱟᱱᱛᱟ ᱟᱲᱟᱜ ᱢᱮᱱᱟᱜᱼᱟ ᱟᱨ ᱥᱤᱛᱩᱝ ᱫᱚ ᱥᱤᱛᱩᱝ ᱠᱟᱱ ᱜᱮᱭᱟ ᱚᱱᱟᱛᱮ ᱱᱚᱣᱟ ᱥᱤᱛᱩᱝ ᱤᱭᱟᱹᱛᱮ ᱤᱧ ᱪᱚᱥᱢᱟ ᱦᱚᱸᱧ ᱦᱚᱨᱚᱜ ᱠᱟᱜᱼᱟ ᱟᱹᱰᱤ ᱟᱸᱴ ᱥᱤᱛᱩᱝ ᱠᱟᱱᱟ ᱟᱫᱚᱧ ᱢᱮᱱᱫᱟ ᱵᱟᱝ ᱪᱚᱞᱚ ᱟᱯᱱᱟᱨ ᱡᱚᱢ ᱞᱟᱹᱜᱤᱫ ᱫᱚ ᱛᱷᱚᱲᱟ ᱢᱮᱦᱱᱚᱛ ᱦᱩᱭᱩᱜ ᱜᱮᱭᱟ ᱟᱨ ᱪᱟᱞᱟᱜ ᱦᱩᱭᱩᱜ ᱜᱮᱭᱟ ᱟᱨ ᱟᱛᱳ ᱛᱮ ᱟᱛᱳ ᱨᱮ ᱦᱮᱱᱟᱜ ᱞᱮᱭᱟ ᱟᱫᱚ ᱚᱱᱟ ᱤᱭᱟᱹᱛᱮ ᱱᱚᱣᱟ ᱠᱚ ᱡᱚᱢ ᱤᱭᱟᱹᱛᱮ ᱵᱚᱞᱮ ᱪᱟᱞᱟᱜ ᱦᱩᱭᱩᱜ ᱠᱟᱱᱟ ᱚᱱᱟ ᱥᱤᱛᱩᱝ ᱦᱚᱸ ᱥᱤᱛᱩᱝ ᱟᱨ ᱱᱩᱭ ᱫᱚ ᱠᱟᱹᱠᱤ ᱦᱟᱱᱦᱟᱨᱤᱧ ᱠᱟᱱᱟᱭ ᱟᱫᱚ ᱱᱤᱛᱚᱜ ᱟᱹᱞᱤᱧ ᱪᱟᱞᱟᱜ ᱠᱟᱱᱟᱞᱤᱧ ᱠᱷᱮᱛ ᱛᱮ ᱟᱞᱮᱭᱟᱜ ᱵᱟᱜᱟᱱ ᱨᱮᱜᱮ ᱚᱱᱟ ᱠᱷᱮᱛ ᱨᱮᱞᱮ ᱵᱟᱜᱟᱱ ᱠᱟᱫᱟ ᱟᱫᱚ ᱚᱸᱰᱮ ᱜᱮ ᱢᱮᱱᱟᱜ ᱛᱟᱞᱮᱭᱟ ᱠᱷᱟᱱᱛᱟ ᱟᱲᱟᱜ ᱠᱷᱟᱱᱛᱟᱲ ᱟᱲᱟᱜ ᱡᱟᱱᱟᱢ ᱠᱟᱱᱟ ᱢᱚᱛᱞᱚᱵ ᱱᱚᱸᱰᱮ ᱫᱟᱜ ᱯᱟᱴᱟᱣ ᱦᱩᱭᱩᱜ ᱠᱟᱱᱟ ᱛᱚ ᱟᱫᱚ ᱚᱱᱟᱛᱮ ᱫᱟᱜ ᱵᱚᱞᱮ ᱞᱚᱦᱚᱫ ᱠᱟᱱᱟ ᱥᱮᱢ ᱠᱟᱱᱟ ᱟᱫᱚ ᱡᱟᱱᱟᱢᱚᱜ ᱮᱦᱚᱵ ᱠᱟᱱᱟ ᱮᱭᱥᱮ ᱫᱚ ᱠᱷᱟᱱᱛᱟᱲ ᱟᱲᱟᱜ ᱫᱚ ᱟᱹᱭᱩᱵ ᱵᱮᱞᱟ ᱠᱚ ᱥᱤᱫᱟ ᱟᱫᱚ ᱠᱷᱮᱛ ᱨᱮᱫᱚ ᱵᱚᱞᱮ ᱮᱴᱟᱜ ᱠᱷᱮᱛ ᱨᱮᱫᱚ ᱟᱹᱣᱨᱤ ᱮᱦᱚᱵᱚᱜᱼᱟ ᱡᱟᱱᱟᱢᱚᱜ ᱫᱚ ᱟᱫᱚ ᱚᱱᱟ ᱫᱚ ᱵᱟᱨᱟᱵᱟᱨ ᱫᱟᱜ ᱞᱮ ᱯᱟᱴᱟᱣ ᱤᱫᱤᱭᱮᱫ ᱠᱟᱱᱛᱮ ᱚᱱᱟ ᱛᱮᱫᱚ ᱡᱟᱱᱟᱢ ᱵᱚᱞᱮ ᱮᱦᱚᱵ ᱠᱟᱱᱟ ᱟᱫᱚ ᱵᱟᱞᱮ ᱛᱟᱦᱮᱱᱟ ᱵᱷᱟᱜᱮ ᱞᱮ ᱦᱮᱡ ᱴᱷᱤᱠ ᱠᱟᱱᱟ ᱤᱱᱟᱹ ᱠᱟᱛᱮ ᱯᱷᱤᱨ ᱟᱨᱦᱚᱸ ᱞᱮ ᱪᱟᱞᱟᱣ ᱞᱮᱱ ᱠᱷᱟᱡ ᱫᱚ ᱵᱟᱡᱟᱨ ᱨᱮᱫᱚ ᱚᱠᱟᱨᱮᱢ ᱧᱟᱢᱟ ᱠᱷᱟᱱᱛᱟ ᱟᱲᱟᱜ ᱠᱚᱫᱚ ᱟᱨ ᱱᱚᱛᱮ ᱨᱮᱫᱚ ᱧᱟᱢᱚᱜᱼᱟ ᱠᱷᱟᱱᱛᱟ ᱟᱲᱟᱜ ᱟᱫᱚ ᱢᱮᱱᱫᱟ ᱵᱷᱟᱜᱮ ᱱᱚᱣᱟ ᱱᱤᱛᱚᱜ ᱡᱟᱱᱟᱢ ᱦᱚᱸ ᱡᱟᱱᱟᱢ ᱠᱟᱱᱟ ᱵᱮᱱᱟᱣ ᱦᱚᱸᱵᱚᱱ ᱵᱮᱱᱟᱣᱟ ᱡᱚᱢ ᱦᱚᱸᱵᱚᱱ ᱡᱚᱢᱟ ᱩᱛᱩᱭ ᱦᱚᱸᱵᱚᱱ ᱩᱛᱩ ᱠᱟᱛᱮ ᱵᱚᱱ ᱩᱫᱩᱜᱟ ᱪᱮᱫ ᱞᱮᱠᱟ ᱠᱷᱟᱱᱛᱟ ᱟᱲᱟᱜ ᱠᱚ ᱩᱛᱩᱭᱟ ᱟᱨ ᱱᱚᱛᱮ ᱥᱤᱛᱩᱝ ᱥᱤᱛᱩᱝ ᱞᱤᱧ ᱢᱚᱦᱰᱟᱣ ᱠᱟᱱᱟ ᱠᱷᱟᱱᱛᱟ ᱟᱲᱟᱜ ᱟᱨ ᱟᱭᱢᱟ ᱛᱮ ᱦᱮᱡ ᱡᱟᱨᱣᱟ ᱵᱟᱲᱟᱣ ᱠᱟᱱᱟᱞᱮ ᱟᱨ ᱠᱷᱟᱱᱛᱟ ᱟᱲᱟᱜ ᱟᱛᱳ ᱛᱮ ᱦᱮᱡ ᱠᱟᱛᱮ ᱵᱟᱢ ᱡᱚᱢ ᱚᱱᱟ ᱢᱚᱡᱽ ᱵᱟᱝ ᱵᱩᱡᱷᱟᱹᱜᱼᱟ ᱛᱚ ᱟᱨ ᱵᱷᱟᱜᱮ ᱞᱮ ᱦᱮᱡ ᱴᱷᱤᱠ ᱠᱟᱱᱟ ᱵᱚᱞᱮ ᱠᱷᱟᱱᱴᱟᱲ ᱟᱜ ᱡᱟᱱᱟᱢᱚᱜ ᱥᱤᱡᱚᱱ ᱨᱮ ᱚᱠᱚᱭ ᱵᱟᱲᱟᱭ ᱦᱤᱡᱩᱜ ᱟᱞᱮ ᱥᱮ ᱵᱟᱞᱮ ᱦᱤᱡᱩᱜᱼᱟ ᱪᱷᱩᱴᱤ ᱠᱚ ᱛᱟᱦᱮᱱᱟ ᱵᱟᱝ ᱛᱟᱦᱮᱱᱟ ᱟᱨ ᱱᱟᱛᱮ ᱱᱚᱜᱼᱚᱭ ᱥᱤᱛᱩᱝ ᱤᱭᱟᱹᱛᱮ ᱱᱚᱜᱼᱚᱭ ᱫᱟᱜ ᱠᱚᱞᱤᱧ ᱵᱷᱚᱨᱟᱣ ᱤᱫᱤ ᱛᱟᱨᱟᱭᱮᱫᱟ ᱟᱨ ᱦᱟᱱᱮ ᱛᱟᱞᱤᱧ ᱯᱷᱟᱹᱛᱭᱟᱹᱜ ᱦᱚᱯᱚᱱᱴᱟ ᱠᱟᱱᱟ ᱱᱚᱛᱮ ᱠᱷᱚᱡ ᱱᱩᱭ ᱫᱚ ᱦᱚᱯᱚᱱᱴᱟ ᱫᱚ ᱢᱮᱛᱟᱞᱤᱧ ᱠᱟᱱᱟ ᱩᱱᱟᱹᱜ ᱥᱤᱛᱩᱝ ᱵᱟᱹᱧ ᱪᱟᱞᱟᱜ ᱠᱟᱱᱟ ᱠᱷᱟᱱᱛᱟᱲᱟ ᱥᱮᱫ ᱟᱫᱚ ᱪᱟᱞᱟᱜ ᱡᱚᱡᱚᱢ ᱥᱟᱱᱟᱛᱮ ᱪᱟᱞᱟᱜ ᱦᱩᱭᱩᱜ ᱠᱟᱱᱟ ᱱᱚᱰᱮ ᱜᱚᱲᱚᱢ ᱠᱚᱲᱟ ᱱᱩᱭ ᱧᱮᱞᱮ ᱯᱮ ᱜᱤᱛᱤᱞ ᱨᱮ ᱯᱩᱨᱟᱹ ᱢᱟᱹᱥᱤ ᱨᱮ ᱜᱟᱛᱮ ᱡᱚᱝᱟᱜ ᱠᱟᱱᱟ ᱢᱟ ᱧᱮᱞᱮ ᱯᱮ ᱦᱟᱹᱱᱤ ᱦᱟᱹᱱᱤ ᱵᱟᱯ ᱨᱮ ᱵᱟᱯ ᱩᱱᱤ ᱚᱸᱰᱮ ᱜᱚᱲᱚᱢ ᱜᱤᱫᱽᱨᱟᱹ ᱠᱟᱱ ᱛᱤᱧᱟᱹ ᱜᱟᱛᱮ ᱠᱚ ᱫᱮᱞᱟ ᱚᱸᱰᱮ ᱥᱮᱱ ᱠᱟᱛᱮ ᱩᱫᱩᱜ ᱯᱮᱭᱟ ᱦᱟᱸᱜ ᱚᱠᱟ ᱞᱮᱠᱟ ᱟᱲᱟᱜ ᱠᱟᱱᱟ ᱪᱮᱫ ᱞᱮᱠᱟ ᱟᱲᱟᱜ ᱠᱟᱱᱟ ᱚᱱᱟ ᱵᱚᱱ ᱧᱮᱞᱟ ᱦᱟᱱᱮ ᱠᱩᱞᱦᱤ ᱠᱟᱱ ᱛᱟᱞᱮᱭᱟ ᱱᱚᱣᱟ ᱫᱚ ᱠᱩᱞᱦᱤ ᱠᱟᱱᱟ ᱦᱟᱱᱮ ᱦᱟᱱᱛᱮ ᱦᱟᱱᱛᱮ ᱜᱤᱫᱽᱨᱟᱹ ᱠᱚ ᱜᱟᱛᱮ ᱵᱟᱲᱟᱭ ᱠᱟᱱᱟ ᱥᱤᱛᱩᱝ ᱠᱟᱱᱟ ᱚᱱᱟᱛᱮ ᱟᱹᱞᱤᱧ ᱫᱚ ᱠᱩᱞᱦᱤ ᱠᱷᱚᱡ ᱛᱷᱚᱲᱟ ᱱᱚᱛᱮ ᱞᱤᱧ ᱟᱹᱪᱩᱨᱚᱜᱼᱟ ᱠᱷᱮᱛ ᱠᱷᱮᱛ ᱛᱮ ᱪᱟᱞᱟᱜ ᱦᱩᱭᱩᱜ ᱠᱟᱱᱟ ᱜᱟᱛᱮ ᱠᱚ ᱦᱟᱱᱮ ᱯᱮ ᱧᱮᱞ ᱫᱟᱲᱮᱭᱟᱜᱼᱟ ᱯᱟᱭᱤᱯ ᱟᱹᱰᱤ ᱡᱷᱟᱹᱞ ᱠᱷᱚᱡ ᱫᱟᱜ ᱞᱮ ᱟᱹᱜᱩᱭᱮᱫᱟ ᱠᱚᱪᱟ ᱯᱟᱴᱟᱣ ᱞᱟᱹᱜᱤᱫ ᱱᱚᱜᱼᱚᱭ ᱟᱹᱰᱤ ᱡᱤᱞᱤᱧ ᱚᱸᱰᱮ

ᱜᱟᱛᱮ ᱠᱚ ᱱᱚᱜᱼᱚᱭ ᱫᱟᱫᱟ ᱱᱚᱰᱮ ᱢᱮᱥᱤᱱ ᱮ ᱢᱟᱱᱮ ᱥᱴᱟᱨᱴ ᱮᱱᱟ ᱱᱚᱜᱼᱚᱭ ᱢᱮᱥᱤᱱ ᱱᱚᱜᱼᱚᱭ ᱵᱟᱝ ᱡᱩᱛᱩᱜ ᱠᱟᱱᱟ ᱛᱷᱚᱲᱟ ᱱᱚᱜᱼᱚᱭ ᱱᱤᱛᱚᱜ ᱫᱟᱫᱟ ᱢᱮᱥᱤᱱᱮ ᱯᱷᱤᱴ ᱠᱮᱫᱟ ᱟᱞᱮ ᱢᱟᱥᱤᱱ ᱪᱟᱞᱟᱜ ᱮᱦᱚᱵ ᱮᱱᱟ ᱱᱤᱛᱚᱜ ᱫᱟᱜ ᱪᱟᱞᱟᱜ ᱠᱟᱱᱟ ᱥᱟᱵ ᱠᱮᱫᱟᱭ ᱵᱟᱝ ᱫᱟ ᱚᱴᱟᱱᱟᱜ ᱮᱦᱚᱵ ᱮᱱᱟ ᱧᱮᱞ ᱫᱟᱲᱮᱭᱟᱜ ᱯᱮ ᱜᱟᱛᱮ ᱠᱚ ᱱᱚᱛᱮ ᱵᱤᱡᱽᱞᱤ ᱛᱮ ᱪᱟᱞᱟᱜ ᱠᱟᱱᱟ ᱱᱚᱣᱟ ᱫᱚ ᱱᱚᱣᱟ ᱢᱮᱥᱤᱱ ᱫᱚ ᱵᱤᱡᱽᱞᱤ ᱵᱟᱞᱟ ᱢᱮᱥᱤᱱ ᱠᱟᱱᱟ ᱟᱨ ᱱᱚᱜᱼᱚᱭ ᱫᱟᱜ ᱪᱟᱞᱟᱜ ᱠᱟᱱᱟ ᱱᱚᱣᱟ ᱯᱟᱭᱤᱯ ᱛᱮ ᱟᱨ ᱮᱠᱟᱞ ᱦᱟᱸᱰᱮ ᱪᱟᱞᱟᱜᱼᱟ ᱦᱟᱸᱰᱮ ᱞᱮ ᱥᱤᱭᱟᱹᱛ ᱫᱟ ᱯᱟᱴᱟᱣ ᱫᱟᱞᱮ ᱪᱮᱫ ᱵᱚᱱ ᱯᱟᱴᱟᱣ ᱫᱟ ᱚᱸᱰᱮ ᱫᱚ ᱪᱮᱫ ᱤᱭᱟᱹ ᱠᱟᱫᱟ ᱦᱚᱛᱚᱫ ᱠᱚ ᱡᱷᱤᱸᱜᱟᱹ ᱠᱚᱞᱮ ᱪᱟᱥ ᱠᱟᱫᱟ ᱟᱫᱚ ᱚᱱᱟᱜᱮ ᱯᱟᱴᱟᱣ ᱦᱩᱭᱩᱜ ᱠᱟᱱᱟ

ᱱᱚᱜᱼᱚ ᱱᱚᱝᱠᱟᱛᱮ ᱱᱚᱜᱼᱚᱭ ᱜᱟᱛᱮ ᱠᱚ ᱢᱤᱫᱴᱮᱡ ᱡᱤᱱᱤᱥ ᱤᱧ ᱩᱫᱩᱜ ᱟᱯᱮ ᱠᱟᱱᱟ ᱱᱚᱜᱼᱚ ᱱᱚᱣᱟ ᱫᱚ ᱚᱠᱟ ᱫᱚ ᱵᱟᱡᱟᱨ ᱨᱮᱠᱚ ᱟᱹᱠᱷᱨᱤᱧᱮᱫ ᱠᱟᱱ ᱱᱚᱜᱼᱚᱭ ᱦᱚᱸᱜᱼᱚ ᱱᱟ ᱵᱟᱡᱟᱨ ᱨᱮᱠᱚ ᱟᱹᱠᱷᱨᱤᱧᱟ ᱡᱚᱡᱚ ᱪᱚᱢᱠᱚᱡ ᱡᱚᱡᱚ ᱪᱚᱢᱠᱚᱡ ᱟᱹᱭᱠᱟᱹᱜᱼᱟ ᱱᱚᱣᱟ ᱴᱷᱮᱞᱟ ᱨᱮᱠᱚ ᱟᱹᱠᱷᱨᱤᱧᱟ ᱱᱚᱣᱟ ᱨᱮᱭᱟᱜ ᱡᱟᱝ ᱠᱚ ᱡᱚᱢᱟ ᱫᱤᱠᱩ ᱟᱹᱰᱤ ᱡᱳᱨ ᱠᱚ ᱦᱟᱛᱟᱣᱟ ᱱᱚᱣᱟ ᱠᱚ ᱟᱪᱟᱨ ᱟᱯᱮ ᱱᱚᱜᱼᱚᱭ ᱥᱟᱞᱟ ᱨᱮᱭᱟᱜ ᱡᱟᱝ ᱱᱚᱣᱟ ᱵᱷᱤᱛᱨᱤ ᱨᱮ

ᱵᱟᱡᱟᱨ ᱨᱮᱫᱚ ᱯᱩᱨᱟᱹ ᱠᱚ ᱟᱹᱠᱷᱨᱤᱧᱟ ᱱᱚᱣᱟ ᱫᱚ ᱮᱠᱫᱚᱢ ᱱᱤᱭᱟᱹ ᱠᱚ ᱛᱟᱠ ᱫᱚ ᱠᱟᱡᱟᱠ ᱧᱟᱢᱚᱜᱼᱟ ᱜᱟᱛᱮ ᱠᱚ ᱦᱮᱡ ᱥᱮᱴᱮᱨ ᱮᱱᱟᱞᱤᱧ ᱚᱱᱟ ᱡᱟᱭᱜᱟᱛᱮ ᱚᱱᱮ ᱚᱠᱟᱴᱟᱜ ᱠᱷᱮᱛ ᱨᱮ ᱚᱠᱟ ᱠᱷᱟᱱᱛᱟ ᱟᱲᱟᱜ ᱡᱟᱱᱟᱢ ᱠᱟᱱ ᱚᱱᱟ ᱱᱚᱰᱮ ᱩᱱᱤ ᱜᱚᱜᱚᱭ ᱥᱤᱫ ᱮᱫ ᱠᱟᱱᱟᱭ ᱟᱨ ᱱᱚᱜᱼᱚᱭ ᱱᱚᱜᱼᱚ ᱱᱚᱝᱠᱟ ᱚᱱᱠᱟ ᱡᱟᱱᱟᱢ ᱠᱟᱱᱟ ᱱᱚᱜᱼᱚᱭ ᱱᱚᱜᱼᱚᱭ ᱮᱠᱫᱚᱢ ᱟᱹᱰᱤ ᱢᱚᱡᱽ ᱮᱠᱫᱚᱢ ᱱᱟᱹᱲᱤ ᱱᱟᱹᱲᱤ ᱟᱹᱰᱤ ᱢᱚᱡᱽ ᱟᱨ ᱟᱹᱰᱤ ᱵᱟᱞᱮ ᱞᱮᱜᱮ ᱞᱮᱜᱮ ᱦᱚᱸᱜᱼᱚᱭ ᱟᱲᱟᱜ ᱟᱹᱰᱤ ᱢᱚᱡᱽ ᱦᱚᱸᱜᱼᱚᱭ ᱦᱚᱸᱜᱼᱚ ᱱᱚᱝᱠᱟᱱᱟ ᱠᱷᱟᱱᱛᱟ ᱟᱲᱟᱜ ᱦᱚᱸᱜᱼᱚ ᱱᱚᱣᱟ ᱟᱹᱰᱤ ᱥᱤᱵᱤᱞᱟ ᱫᱟᱹᱞ ᱨᱮ ᱩᱛᱩ ᱠᱟᱛᱮᱫ ᱱᱚᱜᱼᱚᱭ ᱧᱮᱞ ᱫᱟᱲᱮᱭᱟᱜ ᱯᱮ ᱱᱚᱜᱼᱚ ᱱᱚᱰᱮ ᱮᱠᱫᱚᱢ ᱟᱹᱰᱤ ᱢᱚᱡᱽ ᱟᱲᱟᱜ ᱠᱟᱱᱟ ᱟᱨ ᱟᱭᱢᱟ ᱰᱷᱮᱨ ᱟᱭᱢᱟ ᱰᱷᱮᱨ ᱱᱟᱹᱲᱤ ᱠᱟᱱᱟ ᱱᱚᱜᱼᱚᱭ ᱟᱫᱚ ᱥᱤᱛᱩᱝ ᱠᱟᱱᱟ ᱥᱤᱛᱩᱝ ᱤᱭᱟᱹᱛᱮ ᱵᱚᱞᱮ ᱩᱱᱟᱹᱜ ᱥᱯᱚᱥᱴ ᱵᱟᱝ ᱧᱮᱞ ᱴᱷᱤᱠᱚᱜ ᱠᱟᱱᱟ ᱮᱱᱦᱚᱸ ᱠᱩᱨᱩᱢᱩᱴᱩᱭᱮᱫᱟᱹᱧ ᱧᱮᱞ ᱦᱚᱪᱚ ᱯᱮ ᱞᱟᱹᱜᱤᱫ ᱱᱚᱣᱟ ᱤᱭᱟᱹᱛᱮ ᱥᱮᱛᱟᱜ ᱨᱮᱜᱮᱞᱤᱧ ᱢᱚᱛᱞᱚᱵ ᱱᱚᱣᱟ ᱫᱚᱥ ᱮᱜᱟᱨᱚ ᱵᱟᱡᱮ ᱫᱚᱞᱤᱧ ᱦᱮᱡ ᱟᱠᱟᱱᱟ ᱛᱤᱠᱤᱱ ᱥᱮ ᱩᱛᱩ ᱞᱟᱹᱜᱤᱫ ᱡᱚᱛᱚ ᱦᱚᱲ ᱠᱚ ᱢᱮᱱᱮᱫ ᱠᱟᱱᱟ ᱡᱮ ᱛᱤᱠᱤᱱ ᱜᱮᱵᱚᱱ ᱡᱚᱢᱟ ᱫᱟᱹᱞ ᱨᱮ ᱟᱲᱟᱜ ᱟᱫᱚ ᱢᱮᱱᱫᱟ ᱫᱮᱞᱳ ᱛᱚᱵᱮ ᱱᱤᱛᱚᱜ ᱥᱤᱛᱩᱝ ᱥᱤᱛᱩᱝ ᱜᱮ ᱪᱟᱞᱟᱜ ᱦᱩᱭᱩᱜᱼᱟ ᱟᱫᱚ ᱚᱱᱟᱛᱮ ᱞᱤᱧ ᱦᱮᱡ ᱮᱱᱟ ᱱᱩᱭ ᱜᱚᱜᱚ ᱠᱟᱹᱠᱤ ᱦᱟᱱᱟᱨᱤᱧᱮ ᱜᱚᱲᱚ ᱠᱟᱣᱫᱤᱧᱟ ᱜᱟᱛᱮ ᱠᱚ ᱥᱤᱫ ᱠᱟᱜ ᱞᱟᱹᱜᱤᱫ ᱞᱤᱧ

ᱦᱟᱱᱮ ᱦᱟᱹᱱ ᱦᱟᱸᱰᱮ ᱫᱟᱫᱟ ᱥᱤᱛᱩᱝ ᱥᱤᱛᱩᱝ ᱫᱟᱜ ᱯᱟᱴᱟᱣᱮ ᱦᱮᱡ ᱠᱟᱱᱟ ᱵᱟᱝ ᱯᱟᱴᱟᱣ ᱥᱟᱹᱛ ᱠᱟᱱᱟ ᱚᱱᱟ ᱫᱚ ᱨᱟᱹᱥᱩᱱ ᱞᱮ ᱪᱟᱥ ᱠᱟᱫᱟ ᱱᱚᱣᱟ ᱨᱮᱫᱚ ᱚᱱᱟ ᱨᱟᱹᱥᱩᱱ ᱦᱚᱸ ᱨᱚᱦᱚᱲ ᱴᱷᱤᱠ ᱠᱟᱱᱟ ᱱᱤᱛᱚᱜ ᱨᱟᱹᱥᱩᱱ ᱦᱚᱸ ᱞᱟᱭ ᱦᱩᱭᱩᱜᱼᱟ ᱱᱟᱦᱟᱜ ᱥᱤᱛᱩᱝ ᱠᱟᱱᱟ ᱟᱹᱰᱤ ᱡᱟᱨᱟᱴ ᱥᱤᱛᱩᱝ ᱠᱟᱱᱟ ᱵᱚᱞᱮ ᱵᱟᱯ ᱨᱮ ᱵᱟᱯ ᱟᱹᱰᱤ ᱡᱟᱨᱟᱜ ᱥᱤᱛᱩᱝ ᱟᱹᱭᱠᱟᱹᱜ ᱠᱟᱱᱟ ᱪᱟᱞᱟᱜ ᱠᱟᱱᱟᱞᱤᱧ ᱱᱤᱛᱚᱜ ᱫᱚ ᱥᱤᱫ ᱥᱟᱹᱛ ᱠᱮᱫᱟᱞᱤᱧ ᱚᱸᱰᱟᱜ ᱠᱟᱱᱟᱞᱮ ᱟᱲᱟᱜ ᱫᱚ ᱟᱭᱢᱟ ᱞᱮᱠᱟᱱ ᱟᱲᱟᱜ ᱢᱮᱱᱟᱜᱼᱟ ᱱᱚᱰᱮ ᱥᱤᱛᱩᱝ ᱨᱩᱣᱟᱹᱲ ᱠᱟᱱᱟᱞᱤᱧ ᱱᱤᱛᱚᱜ ᱫᱚ ᱟᱲᱟᱜ ᱥᱤᱫ ᱠᱷᱚᱡ ᱯᱩᱨᱟᱹ ᱥᱤᱛᱩᱝ ᱠᱟᱱᱟ ᱫᱟᱫᱟ ᱫᱟᱜ ᱯᱟᱴᱟᱣᱮᱫ ᱛᱟᱦᱮᱱᱟ ᱚᱱᱟ ᱦᱚᱸᱞᱤᱧ ᱧᱮᱞ ᱛᱟᱨᱟ ᱠᱮᱫᱟ ᱵᱚᱞᱮ ᱡᱷᱤᱸᱜᱟᱹ ᱠᱚ ᱦᱚᱛᱚᱫ ᱠᱚᱭ ᱨᱚᱦᱚᱭ ᱠᱟᱫᱟ

ᱢᱟ ᱢᱟᱢᱟ ᱜᱟᱛᱮ ᱯᱮ ᱤᱥ ᱵᱟᱵ ᱵᱟᱭ ᱡᱚᱥ ᱞᱮᱫᱮᱭᱟ ᱦᱳᱴᱟᱜ ᱵᱟᱦᱟ ᱠᱤᱱ ᱡᱚᱥ ᱫᱟᱲᱮᱭᱟᱭ ᱠᱟᱱᱟ ᱩᱠᱤᱱ ᱚᱸᱰᱮ ᱜᱩᱞᱤ ᱠᱤᱱ ᱜᱟᱛᱮᱜ ᱠᱟᱱᱟ ᱯᱩᱨᱟᱹ ᱯᱷᱩᱞ ᱢᱟᱹᱥᱛᱤ ᱨᱮ ᱜᱤᱫᱽᱨᱟᱹ ᱦᱮᱱᱟᱜ ᱠᱚᱣᱟ ᱪᱮᱫ ᱠᱚ ᱟᱹᱜᱩ ᱠᱟᱫᱟ ᱚᱸᱰᱮ ᱫᱚ ᱦᱚᱸ ᱪᱟᱱᱟᱪᱩᱨ ᱚ ᱜᱟᱛᱮ ᱠᱚ ᱦᱟᱱᱟ ᱱᱟᱰᱮ ᱪᱟᱱᱟᱪᱩᱨ ᱠᱚ ᱟᱹᱜᱩ ᱟᱠᱟᱫᱼᱟ ᱟᱫᱚ ᱵᱟᱹᱧ ᱡᱚᱢᱟᱹᱧ ᱛᱮᱫᱚ ᱤᱧ ᱫᱚ ᱦᱩᱲ ᱥᱟᱹᱨ ᱟᱛᱮᱧ ᱫᱟᱠᱟ ᱩᱛᱩᱭ ᱞᱟᱹᱜᱤᱫ ᱠᱷᱟᱱᱛᱟ ᱟᱲᱟᱜ ᱞᱤᱧ ᱥᱤᱫ ᱟᱹᱜᱩ ᱠᱮᱫᱟ ᱦᱩᱸ ᱛᱟᱦᱞᱮᱧ ᱩᱛᱩᱭᱟ ᱥᱮᱱ ᱠᱟᱛᱮ ᱦᱮᱸ ᱚᱠᱟ ᱨᱮᱞᱮ ᱧᱟᱢᱟ ᱟᱞᱮ ᱫᱚ ᱚᱱᱟ ᱛᱮᱞᱮ ᱦᱮᱡ ᱠᱟᱱ ᱠᱷᱟᱡ ᱵᱚᱞᱮ ᱟᱲᱟᱜ ᱠᱚᱜᱮᱞᱮ ᱡᱚᱢ ᱵᱟᱲᱟᱭᱮᱫᱟ

ᱯᱩᱴᱷᱤ ᱦᱟᱹᱠᱩ ᱤᱪᱟᱹᱜ ᱦᱟᱹᱠᱩ ᱟᱨ ᱱᱚᱜᱼᱚᱭ ᱛᱟᱞᱮ ᱡᱷᱟᱹᱞᱤ ᱛᱤᱱᱟᱹᱜ ᱢᱟᱨᱟᱝ ᱟᱨ ᱞᱮᱠᱤᱱ ᱦᱟᱹᱠᱩ ᱫᱚ ᱱᱮ ᱱᱤᱱᱟᱹᱜ ᱞᱮ ᱟᱹᱜᱩ ᱟᱠᱟᱫ ᱠᱚᱣᱟ ᱱᱩᱠᱩ ᱱᱚ ᱟᱭᱢᱟ ᱰᱷᱮᱨ ᱠᱚ ᱤᱪᱟᱹᱜ ᱟᱨ ᱯᱩᱴᱷᱤ ᱱᱤᱠᱩ ᱜᱮ ᱦᱟᱸᱜ ᱡᱚᱡᱚ ᱥᱚᱸᱜᱮ ᱞᱮ ᱨᱟᱥᱮ ᱠᱚᱣᱟ ᱜᱟᱛᱮ ᱠᱚ ᱱᱚᱜᱼᱚᱭ ᱠᱷᱟᱱᱛᱟ ᱟᱲᱟᱜ ᱱᱤᱛᱚᱜ ᱞᱤᱧ ᱟᱹᱨᱩᱵ ᱥᱟᱯᱷᱟᱭᱟ ᱠᱷᱟᱱᱛᱟ ᱟᱲᱟᱜ ᱠᱟᱹᱴᱤᱡ ᱵᱤᱱᱴᱤ ᱛᱮᱧ ᱜᱮᱫ ᱮᱫᱟ ᱟᱫᱚ ᱜᱮᱫ ᱞᱮᱜᱟᱭ ᱫᱟᱹᱧ ᱢᱤᱫ ᱫᱚ ᱠᱚ ᱠᱚᱢᱮᱱᱴ ᱫᱤᱧ ᱛᱟᱦᱮᱱᱟ ᱵᱤᱱᱴᱤ ᱛᱮ ᱜᱮᱫ ᱜᱮ ᱟᱲᱟᱜ ᱩᱛᱩ ᱫᱚ ᱥᱤᱵᱤᱞᱟ ᱪᱷᱩᱨᱤ ᱛᱮᱫᱚ ᱵᱟᱝ ᱟᱫᱚ ᱚᱱᱟᱛᱮᱧ ᱠᱩᱨᱩᱢᱩᱴᱩᱭᱮᱫᱟ ᱵᱤᱱᱴᱤ ᱛᱮ ᱜᱮᱫ ᱞᱟᱹᱜᱤᱫ

ᱟᱹᱰᱤ ᱟᱞᱜᱟ ᱜᱮᱭᱟ ᱟᱹᱰᱤ ᱡᱟᱦᱟᱱ ᱤᱭᱟᱹ ᱫᱚ ᱢᱩᱥᱠᱤᱞ ᱫᱚ ᱵᱟᱝ ᱠᱟᱱᱟ ᱱᱚᱜᱼᱚᱭ ᱱᱤᱛᱚᱜ ᱱᱚᱣᱟᱧ ᱞᱟᱜᱟᱣ ᱠᱮᱫᱟ ᱚᱱᱠᱟ ᱥᱮ ᱵᱟᱫ ᱱᱤᱛᱚᱜ ᱱᱚᱣᱟᱨᱮ ᱨᱟᱹᱥᱩᱱᱤᱧ ᱨᱟᱹᱥᱩᱱᱤᱧ ᱠᱚᱴᱮᱡ ᱠᱟᱫᱟ ᱟᱫᱚ ᱱᱤᱛᱚᱜ ᱱᱚᱣᱟ ᱨᱟᱹᱥᱩᱱᱤᱧ ᱱᱚᱣᱟᱨᱮᱧ ᱞᱟᱜᱟᱣᱟ ᱟᱫᱚ ᱨᱟᱹᱥᱩᱱ ᱟᱹᱣᱨᱤ ᱤᱥᱤᱱᱚᱜ ᱦᱟᱹᱨᱤᱡ ᱛᱮ ᱢᱤᱫ ᱜᱷᱟᱹᱲᱤ ᱱᱚᱣᱟ ᱦᱮᱰᱮᱡ ᱦᱚᱪᱚᱭ ᱦᱩᱭᱩᱜᱼᱟ ᱟᱨ ᱠᱷᱟᱱᱛᱟ ᱟᱲᱟᱜ ᱫᱚ ᱱᱤᱭᱟᱹ ᱠᱟᱱᱟ ᱟᱹᱰᱤ ᱜᱷᱟᱹᱲᱤᱢ ᱦᱮᱰᱮᱡ ᱦᱚᱪᱚ ᱞᱮᱠᱷᱟᱡ

ᱜᱟᱛᱮ ᱠᱚ ᱧᱮᱞ ᱫᱟᱲᱮᱭᱟᱜ ᱯᱮ ᱠᱷᱟᱱᱛᱟ ᱟᱲᱟᱜ ᱟᱨ ᱫᱟᱹᱞ ᱵᱮᱱᱟᱣ ᱠᱟᱛᱮ ᱛᱮᱭᱟᱨ ᱱᱟ ᱟᱫᱚ ᱱᱚᱜᱼᱚᱭ ᱪᱮᱫ ᱞᱮᱠᱟᱧ ᱵᱮᱱᱟᱣ ᱠᱮᱫᱟ ᱟᱯᱮ ᱦᱚᱸ ᱱᱚᱝᱠᱟ ᱜᱮ ᱵᱮᱱᱟᱣ ᱞᱮᱜᱟᱭ ᱯᱮ ᱟᱨ ᱱᱚᱣᱟ ᱠᱷᱟᱱᱛᱟ ᱟᱲᱟᱜ ᱫᱟᱹᱞ ᱩᱛᱩ ᱞᱮᱜᱟᱭ ᱯᱮ ᱟᱹᱰᱤ ᱢᱚᱡᱟ ᱟᱹᱰᱤ ᱥᱤᱵᱤᱞᱟ ᱦᱚᱲᱢᱚ ᱨᱮᱦᱚᱸ ᱟᱹᱰᱤ ᱜᱩᱱ ᱢᱮᱱᱟᱜᱼᱟ ᱵᱚᱪᱷᱚᱨ ᱨᱮ ᱢᱤᱫ ᱫᱷᱚᱢ ᱱᱚᱣᱟ ᱠᱚ ᱥᱤᱡᱚᱱ ᱨᱮ ᱡᱚᱢ ᱡᱟᱹᱨᱩᱲ ᱜᱮᱭᱟ ᱟᱫᱚ ᱢᱟ ᱵᱮᱱᱟᱣ ᱠᱟᱛᱮ ᱛᱮᱭᱟᱨ ᱱᱟ ᱜᱟᱛᱮ ᱠᱚ ᱱᱤᱛᱚᱜ ᱫᱚ ᱥᱟᱹᱛ ᱵᱟᱲᱟᱭᱱᱟᱞᱮ ᱟᱨ ᱟᱲᱟᱜ ᱠᱚᱞᱮ ᱩᱛᱩ ᱠᱮᱫᱟ ᱛᱤᱦᱤᱧ ᱫᱚ ᱱᱚᱜᱼᱚᱭ ᱫᱟᱠᱟ ᱟᱲᱟᱜ ᱩᱛᱩ ᱦᱮᱸ ᱜᱟᱹᱱᱫᱷᱟᱹᱨᱤ ᱟᱲᱟᱜ ᱟᱨ ᱱᱚᱣᱟ ᱫᱚ ᱠᱟᱱᱟ ᱠᱩᱲᱪᱟᱹ ᱪᱟᱹᱴᱱᱤ ᱱᱚᱣᱟ ᱫᱚ ᱠᱷᱟᱱᱛᱟ ᱟᱲᱟᱜ ᱟᱨ ᱫᱟᱹᱞ ᱟᱨ ᱱᱚᱣᱟ ᱫᱚ ᱢᱟᱹᱨᱤᱪ ᱟᱨ ᱤᱭᱟᱹ ᱠᱟᱱᱟ ᱯᱮᱸᱭᱟᱡᱽ ᱟᱨ ᱱᱚᱣᱟ ᱫᱚ ᱥᱟᱞᱟᱫ ᱱᱚᱜᱼᱚᱭ ᱠᱷᱤᱨᱟ

ᱢᱟᱨᱟᱝᱤᱡ ᱛᱟᱞᱟᱭᱤᱡ ᱥᱟᱹᱧᱡᱞᱤᱡ ᱢᱟᱹᱡᱽᱞᱤ ᱟᱨ ᱰᱷᱤᱱᱟ ᱟᱞᱮ ᱫᱚ ᱢᱚᱬᱮ ᱦᱚᱲ ᱟᱞᱮ ᱟᱫᱚ ᱱᱚᱜᱼᱚᱭ ᱟᱨ ᱱᱚᱜᱼᱚᱭ ᱛᱟᱞᱮ ᱱᱚᱜᱼᱚᱭ ᱥᱟᱞᱟᱫ ᱚᱱᱟ ᱫᱚ ᱵᱮᱨᱮᱞ ᱛᱮᱜᱮ ᱞᱮ ᱡᱚᱢ ᱫᱟ ᱟᱞᱮ ᱫᱚ ᱚᱱᱟ ᱫᱚ ᱵᱟᱞᱮ ᱤᱥᱤᱱ ᱠᱟᱫᱟ ᱚᱱᱟ ᱫᱚ ᱵᱮᱨᱮᱞ ᱛᱮᱞᱮ ᱡᱚᱢ ᱫᱟ ᱦᱮᱸ ᱚᱱᱟ ᱫᱚ ᱵᱮᱨᱮᱞ ᱛᱮᱞᱮ ᱡᱚᱢ ᱫᱟ ᱱᱚᱜᱼᱚᱭ

ᱟᱹᱰᱤ ᱴᱮᱥᱴᱤ ᱱᱚᱝᱠᱟ ᱠᱟᱛᱮ ᱯᱮ ᱵᱩᱞᱩᱝ ᱨᱮ ᱱᱚᱝᱠᱟᱭ ᱯᱮ ᱟᱨ ᱡᱚᱢ ᱯᱮ ᱱᱚᱣᱟ ᱯᱩᱲᱤ ᱪᱟᱹᱴ ᱟᱹᱰᱤ ᱢᱚᱡᱟ ᱟᱹᱭᱠᱟᱹᱜᱼᱟ ᱟᱨ ᱱᱚᱜᱼᱚᱭ ᱟᱲᱟᱜ ᱩᱛᱩ ᱛᱟᱞᱮ ᱱᱚᱜᱼᱚᱭ ᱟᱲᱟᱜ ᱩᱛᱩ ᱱᱚᱜᱼᱚᱭ ᱟᱲᱟᱜ ᱩᱛᱩ ᱟᱨ ᱱᱚᱜᱼᱚ ᱱᱚᱣᱟ ᱫᱚ ᱠᱟᱱᱟ ᱯᱩᱲᱤᱪᱟᱹ ᱪᱟᱹᱴᱱᱤ ᱟᱨ ᱱᱚᱜᱼᱚᱭ ᱥᱟᱞᱟᱰ

ᱟᱨᱦᱚᱸ ᱞᱮ ᱩᱫᱩᱜ ᱯᱮᱭᱟ ᱱᱟᱦᱟᱜ ᱟᱨᱦᱚᱸ ᱜᱟᱯᱟ ᱴᱷᱤᱠ ᱜᱮᱭᱟ ᱟᱫᱚ ᱢᱟ ᱛᱚᱵᱮ ᱤᱧᱟᱹᱜ ᱱᱚᱣᱟ ᱥᱤᱵᱤᱞ ᱥᱚᱨᱚᱢ ᱪᱮᱱᱮᱞ ᱤᱭᱩᱴᱩᱵᱽ ᱪᱮᱱᱮᱞ ᱨᱮ ᱡᱩᱫᱤ ᱯᱮ ᱱᱟᱣᱟ ᱜᱮ ᱠᱷᱟᱡ ᱡᱟᱦᱟᱸᱭ ᱠᱚ ᱧᱮᱞ ᱛᱤᱧ ᱯᱮ ᱟᱨ ᱥᱟᱵᱥᱠᱨᱟᱭᱤᱵ ᱛᱤᱧ ᱯᱮ ᱚᱱᱟ ᱵᱮᱞ ᱵᱟᱴᱚᱱ ᱫᱟᱵᱟᱣ ᱟᱞᱚ ᱯᱮ ᱦᱤᱲᱤᱧᱟ ᱟᱨ ᱠᱚᱢᱮᱱᱴ ᱯᱮ ᱥᱮᱭᱟᱨ ᱯᱮ ᱴᱷᱤᱠ ᱜᱮᱭᱟ ᱢᱟ ᱛᱚᱵᱮ ᱡᱚᱛᱚ ᱠᱚ ᱡᱚᱦᱟᱨ ᱟᱨ ᱵᱟᱭ